ᱡᱚᱦᱟᱨ ᱜᱮ ᱥᱟᱱᱟᱢ ᱜᱟᱛᱮ ᱠᱚ ᱛᱮᱦᱮᱧ ᱟᱨᱦᱚᱸ ᱱᱟᱣᱟ ᱵᱞᱚᱜᱽ ᱨᱮ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱛᱟᱦᱮᱱ ᱠᱟᱱᱟ ᱛᱚ ᱜᱟᱛᱮ ᱠᱚ ᱛᱮᱦᱮᱧ ᱫᱚ ᱦᱟᱰᱯᱥᱟ ᱪᱟᱞᱟᱜ ᱦᱩᱭᱩᱜ ᱠᱟᱱᱟ ᱡᱚᱛᱚ ᱜᱟᱛᱮ ᱠᱚ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱚᱣᱟ ᱫᱚ ᱯᱩᱱᱮ ᱨᱮᱞᱣᱟᱭ ᱴᱮᱥᱚᱱ ᱠᱟᱱᱟ ᱛᱚ ᱜᱟᱛᱮ ᱠᱚ ᱟᱯᱮ ᱧᱮᱞ ᱛᱟᱵᱚᱱ ᱯᱮ ᱡᱮ ᱯᱩᱱᱮ ᱨᱮᱞᱣᱟᱭ ᱴᱮᱥᱚᱱ ᱛᱤᱱᱟᱹᱜ ᱢᱟᱨᱟᱝᱟ ᱜᱟᱛᱮ ᱠᱚ ᱱᱚᱣᱟ ᱯᱩᱱᱮ ᱨᱮᱞᱣᱮ ᱴᱮᱥᱚᱱ ᱟᱹᱰᱤ ᱢᱟᱨᱟᱝ ᱜᱮᱭᱟ ᱟᱨ ᱟᱹᱰᱤ ᱢᱚᱡᱟ ᱜᱮ ᱵᱩᱡᱷᱟᱹᱜᱼᱟ ᱛᱚ ᱜᱟᱛᱮ ᱠᱚ ᱟᱯᱮ ᱴᱷᱮᱱ ᱱᱚᱣᱟ ᱜᱮ ᱱᱮᱦᱚᱨ ᱛᱟᱦᱮᱱ ᱠᱟᱱᱟ ᱡᱮ ᱡᱟᱦᱟᱸᱭ ᱠᱚ ᱡᱩᱫᱤ ᱱᱚᱣᱟ ᱪᱮᱱᱮᱞ ᱨᱮᱯᱮ ᱱᱟᱣᱟ ᱜᱮᱛᱟ ᱵᱚᱱ ᱠᱷᱟᱡ ᱛᱟᱦᱚᱞᱮ ᱥᱟᱵᱥᱠᱨᱟᱭᱤᱵᱽ ᱛᱟᱵᱚᱱ ᱯᱮ

ᱛᱚ ᱱᱚᱣᱟ ᱮᱢ ᱡᱤ ᱨᱳᱰ ᱨᱮ ᱦᱮᱡ ᱛᱤᱭᱟᱹᱜ ᱠᱟᱛᱮᱫ ᱟᱹᱰᱤ ᱨᱟᱹᱥᱠᱟᱹ ᱜᱤᱧ ᱵᱩᱡᱷᱟᱹᱣ ᱮᱫᱟ ᱮᱱᱛᱮᱫ ᱮᱢ ᱡᱤ ᱨᱳᱰ ᱨᱮ ᱦᱮᱡ ᱠᱟᱛᱮᱫ ᱯᱮᱦᱞᱮ ᱵᱟᱨ ᱤᱧ ᱵᱞᱚᱠ ᱵᱷᱤᱰᱭᱳᱧ ᱵᱮᱱᱟᱣ ᱮᱫᱟ ᱚᱱᱟ ᱦᱚᱸ ᱟᱯᱮ ᱠᱚ ᱞᱟᱹᱜᱤᱫ ᱟᱯᱮ ᱠᱚ ᱧᱮᱞ ᱦᱚᱪᱚ ᱯᱮ ᱞᱟᱹᱜᱤᱫ ᱛᱚ ᱜᱟᱛᱮ ᱠᱚ ᱟᱯᱮ ᱯᱮ ᱧᱮᱞ ᱫᱟᱲᱮᱭᱟᱜ ᱠᱟᱱᱟ ᱛᱟᱭᱚᱢ ᱥᱮᱫ ᱵᱮᱠᱜᱨᱟᱣᱩᱱᱰ ᱨᱮ ᱜᱟᱛᱮ ᱠᱚ ᱫᱟᱨᱮ ᱱᱟᱹᱲᱤ ᱠᱚ ᱦᱟᱹᱨᱭᱟᱹᱲ ᱜᱮ ᱧᱮᱞᱚᱜ ᱠᱟᱱᱟ ᱛᱤᱱᱟᱹᱜ ᱢᱚᱡᱽ ᱟᱹᱰᱤ ᱢᱚᱡᱽ ᱜᱮ ᱧᱮᱞᱚᱜ ᱠᱟᱱᱟ ᱜᱟᱛᱮ ᱠᱚ ᱟᱯᱮ ᱪᱮᱫ ᱞᱮᱠᱟ ᱢᱚᱡᱽ ᱯᱮ ᱟᱹᱭᱠᱟᱹᱣ ᱮᱫᱟ ᱥᱮ ᱵᱟᱯᱮ ᱟᱹᱭᱠᱟᱹᱣ ᱮᱫᱟ ᱟᱯᱮ ᱡᱟᱹᱨᱩᱲ ᱠᱚᱢᱮᱱᱴ ᱠᱟᱛᱮᱫ ᱞᱟᱹᱭ ᱛᱟᱵᱚᱱ ᱯᱮ ᱟᱨ ᱜᱟᱛᱮ ᱠᱚ ᱪᱮᱫ ᱤᱧ ᱢᱮᱱᱟ ᱡᱮ ᱱᱤᱛᱚᱜ ᱟᱞᱮ ᱦᱟᱰᱟᱯ ᱥᱮᱫ ᱪᱟᱞᱟᱜ ᱞᱟᱹᱜᱤᱫ ᱟᱹᱰᱤ ᱟᱭᱢᱟ ᱥᱚᱢᱚᱭ ᱞᱟᱜᱟᱣ ᱞᱮᱭᱟ ᱛᱚ ᱜᱟᱛᱮ ᱠᱚ ᱵᱟᱥ ᱥᱟᱵ ᱦᱩᱭᱩᱜ ᱛᱟᱞᱮᱭᱟ ᱟᱨ ᱤᱱᱟᱹ ᱠᱟᱛᱮᱫ ᱟᱨᱦᱚᱸ ᱦᱟᱱᱛᱮ ᱧᱚᱜ ᱛᱟᱲᱟᱢ ᱦᱩᱭᱩᱜ ᱛᱟᱞᱮᱭᱟ ᱛᱚ ᱜᱟᱛᱮ ᱠᱚ ᱤᱧ ᱪᱮᱫ ᱤᱧ ᱢᱮᱱᱟ ᱡᱮ ᱱᱚᱣᱟ ᱮᱢ ᱡᱤ ᱨᱳᱰ ᱨᱮ ᱟᱹᱰᱤ ᱱᱟᱯᱟᱭ ᱱᱟᱯᱟᱭ ᱪᱮᱦᱨᱟ ᱪᱮᱦᱨᱟ ᱡᱟᱭᱜᱟ ᱢᱮᱱᱟᱜᱼᱟ ᱛᱚ ᱜᱟᱛᱮ ᱠᱚ ᱟᱯᱮ ᱳᱭᱮᱴ ᱨᱮ ᱛᱟᱦᱮᱸ ᱦᱟᱛᱟᱲᱚᱜ ᱛᱟᱵᱚᱱ ᱯᱮ ᱟᱹᱰᱤ ᱢᱚᱡᱽ ᱢᱚᱡᱽ ᱱᱟᱯᱟᱭ ᱱᱟᱯᱟᱭ ᱡᱟᱭᱜᱟᱧ ᱩᱫᱩᱜ ᱟᱯᱮᱭᱟ ᱛᱚ ᱜᱟᱛᱮ ᱠᱚ ᱟᱨ ᱪᱮᱫ ᱤᱧ ᱢᱮᱱᱟ ᱡᱮ ᱡᱟᱦᱟᱸ ᱞᱮᱠᱟᱛᱮ ᱟᱯᱮ ᱱᱚᱣᱟ ᱪᱮᱱᱮᱞ ᱥᱟᱵᱥᱠᱨᱟᱭᱤᱵᱽ ᱫᱚᱦᱚ ᱠᱟᱛᱟ ᱵᱚᱱ ᱯᱮ ᱡᱮᱢᱚᱱ ᱤᱧ ᱟᱨᱦᱚᱸ ᱱᱚᱝᱠᱟ ᱜᱮ ᱟᱯᱮ ᱛᱟᱞᱟ ᱛᱮ ᱱᱚᱝᱠᱟᱱ ᱵᱷᱤᱰᱤᱭᱳ ᱵᱞᱚᱜᱽ ᱵᱷᱤᱰᱤᱭᱳᱧ ᱟᱹᱜᱩ ᱤᱫᱤᱭᱟ ᱟᱨ ᱱᱤᱛᱚᱜ ᱟᱞᱮ ᱦᱚᱸᱜᱼᱚᱭ ᱯᱩᱱᱮ ᱵᱟᱥ ᱥᱴᱚᱯ ᱥᱩᱨ ᱨᱮ ᱢᱤᱫ ᱜᱷᱟᱹᱲᱤᱡ ᱞᱮ ᱛᱤᱸᱜᱩ ᱟᱠᱟᱱᱟ ᱵᱚᱞᱮ ᱛᱷᱚᱲᱟ ᱞᱮ ᱦᱩᱫᱤᱥ ᱧᱚᱜ ᱮᱫᱟ ᱵᱚᱞᱮ ᱚᱠᱟ ᱥᱮᱫ ᱞᱮᱠᱟ ᱛᱮᱵᱚᱱ ᱪᱟᱞᱟᱜᱼᱟ ᱛᱚ ᱟᱞᱮ ᱱᱤᱛᱚᱜ ᱟᱨᱦᱚᱸ ᱦᱟᱱᱛᱮ ᱞᱮ ᱛᱟᱲᱟᱢ ᱤᱫᱤ ᱞᱟᱦᱟᱭᱟ ᱪᱮᱫᱟᱜ ᱥᱮ ᱦᱟᱱᱛᱮ ᱨᱮ ᱟᱨᱦᱚᱸ ᱢᱤᱫ ᱵᱟᱨ ᱜᱟᱛᱮ ᱠᱚ ᱢᱮᱱᱟᱜ ᱠᱚᱣᱟ ᱩᱱᱠᱩ ᱞᱮ ᱧᱟᱯᱟᱢ ᱠᱚᱣᱟ ᱤᱱᱟᱹ ᱯᱚᱨᱮ ᱜᱮ ᱟᱞᱮ ᱵᱟᱥ ᱛᱮᱞᱮ ᱪᱟᱞᱟᱜᱼᱟ ᱛᱚ ᱜᱟᱛᱮ ᱠᱚ ᱟᱯᱮ ᱱᱚᱣᱟ ᱵᱷᱤᱰᱤᱭᱳ ᱧᱮᱞ ᱤᱫᱤ ᱛᱟᱵᱚᱱ ᱯᱮ ᱟᱨᱦᱚᱸ ᱟᱹᱰᱤ ᱤᱱᱴᱟᱨᱮᱥᱴᱤᱝ ᱤᱱᱴᱟᱨᱮᱥᱴᱤᱝ ᱱᱚᱣᱟ ᱨᱮ ᱥᱤᱱ ᱦᱤᱡᱩᱜᱼᱟ ᱟᱯᱮ ᱚᱱᱠᱟᱧ ᱫᱮᱠᱷᱟᱣ ᱯᱮᱭᱟ ᱛᱚ ᱜᱟᱛᱮ ᱠᱚ ᱪᱮᱫ ᱤᱧ ᱢᱮᱱᱟ ᱯᱩᱨᱟ ᱛᱟᱲᱟᱢ ᱦᱩᱭᱩᱜ ᱠᱟᱱᱟ ᱮᱱᱛᱮᱫ ᱟᱹᱣᱨᱤ ᱛᱤᱭᱳᱜᱚᱜᱼᱟ ᱪᱮᱫ ᱤᱧ ᱢᱮᱱᱟ ᱪᱮᱫ ᱤᱧ ᱢᱮᱱᱟ ᱤᱧ ᱦᱚᱸ ᱵᱟᱝ ᱛᱤᱭᱳᱜ ᱠᱟᱱᱟ ᱟᱹᱣᱨᱤ ᱛᱤᱭᱳᱜᱚᱜ ᱦᱟᱹᱵᱤᱡ ᱛᱮᱫᱚ ᱛᱟᱲᱟᱢ ᱛᱮᱜᱮ ᱡᱟᱹᱨᱩᱲᱟ ᱪᱮᱫ ᱮᱢ ᱢᱮᱱᱟ ᱟᱨ ᱟᱯᱮ ᱧᱮᱞ ᱤᱫᱤ ᱛᱟᱵᱚᱱ ᱯᱮ ᱟᱨᱦᱚᱸ

ᱱᱚᱣᱟ ᱫᱚ ᱮᱢ ᱡᱤ ᱨᱳᱰ ᱨᱮᱭᱟᱜ ᱥᱚᱯᱤᱝ ᱢᱚᱞ ᱠᱟᱱᱟ ᱧᱮᱞ ᱛᱟᱵᱚᱱ ᱯᱮ ᱟᱹᱰᱤ ᱞᱟᱹᱴᱩ ᱜᱮᱭᱟ ᱟᱹᱰᱤ ᱛᱟᱹᱯᱤᱥ ᱟᱹᱰᱤ ᱪᱮᱨᱦᱟ ᱟᱹᱰᱤ ᱱᱟᱯᱟᱭ ᱟᱯᱮ ᱡᱩᱫᱤ ᱱᱚᱣᱟ ᱥᱚᱯᱤᱝ ᱢᱚᱞ ᱨᱮ ᱢᱤᱫ ᱫᱚᱢ ᱯᱮ ᱦᱮᱡ ᱠᱟᱛᱮ ᱯᱮ ᱧᱮᱞᱟ ᱵᱟᱝ ᱛᱟᱦᱚᱞᱮ ᱫᱟᱠᱟ ᱡᱚᱢ ᱦᱚᱸ ᱫᱟᱠᱟ ᱡᱚᱢ ᱯᱮ ᱦᱤᱲᱤᱧ ᱩᱛᱟᱹᱨᱟ ᱤᱱᱟᱹᱜ ᱪᱮᱨᱦᱟ ᱧᱮᱞᱚᱜ ᱠᱟᱱᱟ ᱛᱚ ᱜᱟᱛᱮ ᱯᱮ ᱟᱯᱮ ᱯᱮ ᱧᱮᱞ ᱠᱮᱫᱟ ᱡᱮ ᱛᱤᱱᱟᱹᱜ ᱪᱮᱦᱨᱟ ᱧᱮᱞᱚᱜ ᱠᱟᱱᱟ ᱛᱚ ᱜᱟᱛᱮ ᱠᱚ ᱱᱤᱛᱚᱜ ᱟᱨᱦᱚᱸ ᱛᱟᱲᱟᱢ ᱤᱫᱤ ᱦᱩᱭᱩᱜ ᱛᱟᱞᱮᱭᱟ ᱧᱮᱞ ᱯᱮ ᱡᱚᱨᱚ ᱵᱟᱲᱮ ᱡᱚᱨᱚ ᱵᱟᱲᱮ ᱟᱯᱮ ᱯᱮ ᱟᱸᱡᱚᱢ ᱠᱟᱫᱟ ᱱᱚᱣᱟ ᱧᱩᱛᱩᱢ ᱧᱮᱞ ᱯᱮ ᱛᱤᱱᱟᱹᱜ ᱢᱟᱨᱟᱝ ᱫᱟᱨᱮ ᱠᱟᱱᱟ ᱚᱱᱟ ᱦᱚᱸ ᱨᱳᱰ ᱟᱲᱮ ᱨᱮᱜᱮ ᱧᱮᱞ ᱯᱮ ᱵᱟᱵᱟ ᱪᱮᱫ ᱞᱮᱠᱟ ᱱᱟᱹᱲᱤ ᱠᱟᱱᱟ ᱟᱹᱰᱤ ᱛᱟᱹᱯᱤᱥ